ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱛᱟᱵᱚ ᱟᱞᱮ ᱴᱚᱞᱟ ᱨᱮᱜᱮ ᱯᱟᱛᱟ ᱦᱩᱭᱩᱜ ᱠᱟᱱᱟ ᱟᱫᱚ ᱯᱟᱛᱟ ᱧᱮᱞ ᱜᱮ ᱱᱟᱦᱟᱜ ᱛᱟᱵᱚ ᱱᱤᱛᱚᱜ ᱱᱟᱦᱟᱜ ᱤᱧ ᱪᱟᱞᱟᱜ ᱠᱟᱱᱟ ᱟᱨ ᱚᱸᱰᱮ ᱱᱟᱦᱟᱜ ᱤᱧ ᱥᱮᱴᱮᱨ ᱞᱮᱱᱠᱷᱟᱱ ᱱᱟᱦᱟᱜ ᱧᱮᱞ ᱧᱚᱜ ᱦᱚᱪᱚ ᱵᱚᱱ ᱱᱟᱦᱟᱜ ᱯᱟᱛᱟ ᱠᱚ ᱚᱠᱟᱨᱮᱱ ᱠᱚ ᱟᱹᱜᱩ ᱟᱠᱟᱫᱼᱟ ᱠᱚ ᱟᱨ ᱪᱮᱫ ᱞᱮᱠᱟ ᱠᱚ ᱮᱱᱮᱡ ᱠᱟᱱᱟ ᱚᱱᱟ ᱠᱚ ᱱᱟᱦᱟᱜ ᱡᱚᱛᱚ ᱱᱟᱦᱟᱜ ᱤᱧ ᱧᱮᱞ ᱦᱚᱪᱚ ᱠᱚᱣᱟ ᱟᱨ ᱮᱱᱟᱝ ᱢᱟ ᱱᱟᱦᱟᱜ ᱞᱤᱧ ᱥᱤᱞᱟᱹᱭᱮᱫ ᱛᱟᱵᱚ ᱜᱮ ᱛᱟᱦᱮᱱᱚᱜ ᱟᱫᱚ ᱥᱤᱞᱟᱹᱭ ᱵᱷᱤᱰᱤᱭᱳ ᱫᱚ ᱵᱟᱹᱞᱤᱧ ᱵᱮᱱᱟᱣ ᱟᱠᱟᱫ ᱛᱟᱦᱮᱱ ᱟᱨ ᱱᱚᱜᱼᱚᱭ ᱱᱟᱦᱟᱜ ᱢᱮᱱᱟᱜ ᱜᱮ ᱛᱟᱵᱚᱣᱟ ᱱᱚᱣᱟ ᱫᱷᱟᱨᱮ ᱨᱮᱯᱮ ᱧᱮᱞᱮᱫᱼᱟ ᱚᱱᱮ ᱱᱟᱦᱟᱜ ᱮᱱᱮ ᱤᱱᱟᱹᱜ ᱫᱚᱞᱤᱧ ᱥᱤᱞᱟᱹᱭ ᱟᱠᱟᱫᱼᱟ ᱟᱨ ᱱᱚᱜᱼᱚᱭ ᱠᱚ ᱱᱟᱦᱟᱜ ᱱᱚᱣᱟ ᱫᱚ ᱵᱟᱝ ᱥᱤᱞᱟᱹᱭᱟᱜ ᱢᱮᱱᱟᱜᱼᱟ ᱱᱚᱜᱼᱚᱭ ᱠᱚ ᱟᱹᱰᱤᱜᱟᱱ ᱢᱮᱱᱟᱜ ᱜᱮᱭᱟ ᱥᱤᱞᱟᱹᱭ ᱦᱚᱸ ᱵᱟᱹᱠᱤ ᱟᱹᱰᱤᱜᱟᱱ ᱢᱮᱱᱟᱜ ᱜᱮᱭᱟ

ᱟᱨ ᱤᱧ ᱫᱚ ᱱᱟᱦᱟᱜ ᱤᱧ ᱧᱮᱞ ᱵᱟᱲᱟ ᱟᱹᱜᱩ ᱧᱚᱜ ᱛᱟᱵᱚᱣᱟ ᱟᱨ ᱟᱯᱮ ᱦᱚᱸ ᱱᱟᱦᱟᱜ ᱤᱧ ᱧᱮᱞ ᱦᱚᱪᱚ ᱯᱮᱭᱟ ᱴᱷᱤᱠ ᱜᱮ ᱛᱟᱵᱚᱣᱟ ᱛᱚᱵᱮ ᱱᱤᱛᱚᱜ ᱤᱧ ᱪᱟᱞᱟᱣ ᱩᱛᱟᱹᱨᱚᱜ ᱠᱟᱱ ᱛᱟᱵᱚᱣᱟ ᱦᱟᱸᱰᱮ ᱱᱟᱦᱟᱜ ᱤᱧ ᱥᱮᱴᱮᱨ ᱞᱮᱱᱠᱷᱟᱱ ᱡᱚᱛᱚ ᱱᱟᱦᱟᱜ ᱚᱱᱟ ᱠᱚᱦᱚᱸᱧ ᱧᱮᱞ ᱦᱚᱪᱚ ᱵᱚᱣᱟ ᱛᱤᱱᱟᱹᱜ ᱡᱳᱨ ᱵᱷᱤᱲ ᱠᱟᱱᱟ ᱠᱚ ᱟᱨ ᱪᱮᱫ ᱞᱮᱠᱟ ᱯᱟᱛᱟ ᱮᱱᱮᱡ ᱦᱩᱭᱩᱜ ᱠᱟᱱᱟ ᱛᱤᱱᱟᱹᱜ ᱱᱟᱯᱟᱭ ᱠᱚ ᱞᱩᱦᱩᱠ ᱫᱟᱲᱮᱭᱟᱜ ᱠᱟᱱᱟ ᱚᱱᱟ ᱠᱚᱦᱚᱸ ᱱᱟᱦᱟᱜ ᱡᱚᱛᱚ ᱦᱟᱸᱜ ᱤᱧ ᱧᱮᱞ ᱦᱚᱪᱚ ᱵᱚᱣᱟ

ᱴᱷᱤᱠ ᱜᱮᱭᱟ ᱛᱟᱣᱟ ᱟᱨᱚ ᱵᱷᱤᱛᱤᱨ ᱥᱮᱫ ᱱᱤᱛᱳᱜ ᱫᱚ ᱪᱟᱞᱟᱜᱼᱟ ᱵᱷᱤᱛᱤᱨ ᱥᱮᱫ ᱱᱟᱜ ᱤᱧ ᱪᱟᱞᱟᱜ ᱠᱟᱱ ᱛᱟᱵᱚᱣᱟ ᱟᱨ ᱚᱱᱛᱮ ᱱᱟᱜ ᱤᱧ ᱧᱮᱞ ᱧᱚᱜ ᱦᱚᱪᱚ ᱵᱚᱣᱟ